ᱜᱟᱛᱮ ᱠᱚ ᱪᱮᱫ ᱞᱮᱠᱟ ᱢᱮᱱᱟᱜ ᱯᱮᱭᱟ ᱤᱧ ᱯᱟᱦᱴᱟ ᱠᱷᱚᱱ ᱥᱟᱹᱜᱩᱱ ᱡᱚᱦᱟᱨ ᱜᱟᱛᱮ ᱠᱚ ᱟᱥᱟᱭ ᱫᱟᱹᱧ ᱡᱚᱛᱚ ᱦᱚᱲ ᱱᱟᱯᱟᱭ ᱜᱮ ᱢᱮᱱᱟᱜ ᱯᱮᱭᱟ ᱤᱧ ᱦᱚᱸ ᱜᱟᱛᱮ ᱠᱚ ᱱᱟᱯᱟᱭ ᱜᱮ ᱢᱤᱱᱟᱹᱧᱟ ᱜᱟᱛᱮ ᱠᱚ ᱛᱤᱦᱤᱧ ᱯᱷᱟᱥᱴ ᱴᱟᱭᱤᱢ ᱯᱟᱴᱟᱵᱤᱸᱫᱟᱹ ᱢᱮᱞᱟ ᱧᱮᱞᱤᱧ ᱪᱟᱞᱟᱜ ᱠᱟᱱᱟ ᱜᱟᱛᱮ ᱠᱚ ᱟᱯᱮ ᱦᱚᱸ ᱜᱟᱛᱮ ᱠᱚ ᱠᱮᱢᱮᱨᱟ ᱛᱟᱞᱟᱛᱤᱧ ᱩᱫᱩᱜ ᱯᱮ ᱠᱟᱱᱟ ᱱᱚᱜᱼᱚᱭ ᱜᱟᱛᱮ ᱠᱚ ᱮᱱᱴᱨᱤ ᱜᱮᱴ ᱵᱚᱞᱚᱱ ᱦᱩᱭᱩᱜ ᱞᱟᱹᱜᱤᱫ ᱵᱩᱡᱽ ᱠᱮᱫᱟ ᱯᱮ ᱱᱚᱜᱼᱚᱭ ᱧᱮᱞ ᱯᱮ ᱜᱟᱛᱮ ᱠᱚ ᱪᱮᱫᱠᱟ ᱠᱚ ᱦᱚᱲ ᱠᱟᱱᱟ ᱠᱚᱭᱚᱜ ᱛᱟᱵᱚᱱ ᱯᱮ ᱜᱟᱛᱮ ᱠᱚ ᱢᱟᱱᱮ ᱪᱟᱨᱮ ᱫᱷᱟᱨ ᱡᱟᱦᱟᱸ ᱥᱮᱫ ᱜᱮᱯᱮ ᱠᱚᱭᱚᱜᱟ ᱦᱚᱲ ᱟᱨ ᱦᱚᱲ ᱵᱩᱡᱽ ᱠᱮᱫᱟ ᱯᱮ ᱜᱟᱛᱮ ᱠᱚ ᱢᱟᱱᱮ ᱱᱚᱝᱠᱟ ᱦᱚᱲ ᱫᱚ ᱢᱟᱱᱮ ᱯᱷᱟᱥᱴ ᱴᱟᱭᱤᱢ ᱤᱧ ᱧᱮᱞᱮᱫ ᱠᱚᱣᱟ ᱵᱩᱡᱽ ᱫᱟᱯᱮ ᱜᱟᱛᱮ ᱠᱚ ᱢᱟᱱᱮ ᱩᱱᱟᱹᱜ ᱧᱮᱞ ᱵᱟᱲᱟ ᱵᱟᱝ ᱦᱩᱭ ᱠᱟᱱᱟ ᱜᱟᱛᱮ ᱠᱚ ᱟᱫᱚ ᱢᱟᱱᱮ ᱜᱟᱹᱰᱤ ᱛᱮ ᱪᱟᱞᱟᱣ ᱦᱩᱭ ᱞᱮᱱᱟ ᱥᱮ ᱟᱫᱚ ᱢᱟᱱᱮ ᱚᱱᱛᱮ ᱫᱚ ᱜᱟᱹᱰᱤ ᱵᱟᱠᱚ ᱵᱚᱞᱚ ᱦᱚᱪᱚᱜ ᱠᱟᱱᱟ ᱟᱨ ᱫᱩᱨᱮ ᱠᱷᱚᱱᱟᱜ ᱜᱮ ᱟᱫᱚ ᱛᱟᱲᱟᱢ ᱛᱮᱞᱮ ᱪᱟᱞᱟᱜ ᱠᱟᱱᱟ ᱵᱩᱡᱽ ᱠᱮᱫᱟ ᱯᱮ ᱜᱟᱛᱮ ᱠᱚ ᱟᱫᱚ ᱪᱮᱫ ᱯᱮ ᱞᱟᱹᱭᱟ ᱜᱟᱛᱮ ᱠᱚ ᱢᱟᱱᱮ ᱞᱟᱹᱭ ᱫᱟᱠᱚ ᱡᱟᱢᱚᱜᱼᱟ ᱩᱱᱟᱹᱜ ᱵᱷᱤᱛᱤᱨ ᱵᱚᱞᱚ ᱠᱚᱨᱛᱮ ᱜᱮᱞᱮ ᱜᱟᱹᱰᱤ ᱢᱟᱱᱮ ᱜᱟᱹᱰᱤ ᱠᱚ ᱵᱟᱝ ᱠᱞᱤᱭᱟᱨᱟ ᱠᱟᱹᱴᱤᱡ ᱜᱟᱹᱰᱤ ᱫᱚᱠᱚ ᱵᱚᱞᱚ ᱦᱚᱪᱚᱣᱟᱜ ᱠᱟᱱᱟ ᱡᱟᱦᱟᱸ ᱥᱟᱯᱮ ᱵᱚᱲᱚ ᱜᱟᱹᱰᱤ ᱠᱚᱫᱚ ᱥᱟᱯᱮ ᱢᱟᱱᱮ ᱚᱱᱟ ᱠᱚ ᱜᱟᱹᱰᱤ ᱠᱚᱫᱚ ᱵᱟᱠᱚ ᱵᱚᱞᱚ ᱦᱚᱪᱚᱣᱟᱜ ᱠᱟᱱᱟ ᱢᱚᱴᱚᱨ ᱥᱟᱭᱠᱮᱞ ᱠᱤᱝᱵᱟ ᱴᱳᱴᱳ ᱚᱱᱟ ᱠᱚᱫᱚ ᱠᱤᱱᱛᱩ ᱠᱚ ᱵᱚᱞᱚ ᱦᱚᱪᱚᱣᱟᱜ ᱠᱟᱱᱟ ᱠᱤᱱᱛᱩ ᱮᱴᱟᱜ ᱜᱟᱹᱰᱤ ᱫᱚ ᱜᱟᱛᱮ ᱠᱚ ᱵᱟᱞᱮ ᱵᱟᱝ ᱠᱚ ᱵᱚᱞᱚ ᱦᱚᱪᱚᱣᱟᱜ ᱠᱟᱱᱟ ᱜᱟᱛᱮ ᱠᱚ ᱧᱮᱞ ᱯᱮ ᱜᱟᱛᱮ ᱠᱚ ᱢᱟᱱᱮ ᱱᱚᱣᱟ ᱠᱚ ᱪᱮᱫ ᱠᱚ ᱞᱟᱹᱭᱟ ᱟᱵᱚ ᱯᱚᱪᱷᱤᱢ ᱵᱚᱝᱜᱚ ᱨᱮ ᱢᱟᱱᱮ ᱞᱟᱹᱭᱟᱠᱚ ᱱᱟᱢ ᱠᱚᱨᱟ ᱯᱟᱛᱟ ᱠᱟᱱᱟ ᱱᱚᱣᱟ ᱯᱟᱴᱟᱵᱤᱸᱫᱟᱹ ᱫᱚ ᱵᱩᱡᱽ ᱠᱮᱫᱟ ᱤᱧ ᱦᱚᱸ ᱵᱟᱹᱧ ᱧᱮᱞ ᱠᱟᱫᱟ ᱧᱮᱞ ᱠᱟᱛᱮ ᱠᱟᱛᱮ ᱠᱚ ᱩᱫᱩᱜ ᱟᱯᱮ ᱠᱟᱹᱱᱟᱹᱧ ᱧᱮᱞ ᱯᱮ ᱠᱟᱛᱮ ᱠᱚ ᱪᱮᱫᱠᱟ ᱠᱚ ᱦᱚᱲ ᱠᱟᱱᱟ ᱵᱩᱡᱽ ᱠᱮᱫᱟ ᱯᱮ ᱠᱟᱛᱮ ᱠᱚ ᱢᱟᱱᱮ ᱤᱧ ᱦᱚᱸ ᱵᱟᱹᱧ ᱧᱮᱞ ᱟᱠᱟᱫᱟ ᱯᱷᱟᱥᱴ ᱴᱟᱭᱤᱢ ᱤᱧ ᱦᱚᱸᱧ ᱧᱮᱞ ᱮᱫᱟ ᱥᱮ ᱢᱟᱱᱮ ᱵᱟᱹᱧ ᱤᱧ ᱫᱚ ᱞᱟᱦᱟ ᱛᱮᱫᱚᱧ ᱢᱚᱱᱮᱭᱮᱫ ᱛᱟᱦᱮᱸᱫ ᱵᱩᱡᱽ ᱠᱮᱫᱟ ᱯᱮ ᱠᱟᱛᱮ ᱠᱚ ᱢᱟᱱᱮ ᱜᱟᱛᱮ ᱠᱚ ᱥᱯᱤᱰ ᱠᱟᱹᱫᱟᱹᱧ ᱠᱟᱨᱚᱱ ᱦᱩᱭᱩᱜ ᱠᱟᱱᱟ ᱜᱟᱛᱮ ᱠᱚ ᱵᱷᱤᱰᱤᱭᱳ ᱟᱹᱰᱤ ᱢᱟᱨᱟᱝ ᱞᱚᱝᱚᱜᱼᱟ ᱟᱯᱮ ᱩᱱᱟᱹᱜ ᱩᱱᱟᱹᱜ ᱴᱟᱭᱤᱢ ᱫᱷᱚᱨᱮ ᱵᱟᱯᱮ ᱧᱮᱞ ᱫᱟᱲᱮᱭᱟᱜ ᱛᱟᱨ ᱡᱚᱱᱱᱚ ᱜᱟᱛᱮ ᱠᱚ ᱠᱟᱹᱴᱤᱡ ᱵᱷᱤᱰᱤᱭᱳ ᱫᱚᱧ ᱥᱯᱤᱰ ᱠᱟᱫᱟ ᱢᱟᱱᱮ ᱵᱟᱠᱷᱟᱡ ᱫᱚ ᱵᱟᱠᱷᱟᱡ ᱵᱟᱯᱮ ᱵᱩᱡᱽ ᱫᱟᱲᱮᱭᱟᱞᱮᱭᱟ ᱯᱮ ᱟᱹᱰᱤ ᱟᱹᱴᱩᱢᱟᱹᱴᱩ ᱪᱟᱞᱟᱜ ᱠᱟᱱ ᱫᱚ

ᱠᱤᱱᱛᱩ ᱪᱮᱫ ᱯᱮ ᱞᱟᱹᱭᱟ ᱯᱨᱚᱪᱩᱨ ᱢᱟᱱᱮ ᱮᱢᱚᱱ ᱫᱟᱜ ᱠᱟᱫᱟ ᱵᱟᱝ ᱛᱟᱲᱟᱢ ᱦᱚᱸ ᱵᱟᱝ ᱛᱟᱲᱟᱢ ᱞᱤᱜ ᱠᱟᱱᱟ ᱟᱨ ᱞᱚᱥᱚᱫ ᱨᱮᱜᱮ ᱥᱟᱨᱟᱫᱤᱱ ᱠᱟᱴᱟ ᱪᱟᱞᱟᱜ ᱠᱟᱱᱟ ᱜᱟᱛᱮ ᱠᱚ ᱱᱚᱜᱼᱚᱭ ᱧᱮᱞ ᱯᱮ ᱜᱟᱛᱮ ᱠᱚ ᱢᱟᱱᱮ ᱥᱩᱫᱷᱩ ᱵᱷᱤᱲ ᱟᱨ ᱵᱷᱤᱲ ᱜᱟᱛᱮ ᱠᱚ ᱢᱟᱱᱮ ᱪᱮᱫ ᱤᱧ ᱞᱟᱹᱭᱟ ᱢᱟᱱᱮ ᱛᱟᱲᱟᱢ ᱵᱟᱲᱟᱢ ᱨᱮᱱᱟᱜ ᱮᱢᱚᱱ ᱤᱭᱟᱹ ᱵᱟᱹᱱᱩᱜᱼᱟ

ᱢᱟᱱᱮ ᱡᱩᱫᱤ ᱥᱟᱵ ᱯᱮ ᱛᱟᱞᱟ ᱨᱮᱯᱮ ᱵᱚᱞᱚᱜᱼᱟ ᱥᱮ ᱩᱫᱩᱜ ᱨᱮᱱᱟᱜ ᱦᱚᱨ ᱵᱟᱯᱮ ᱧᱟᱢᱟ ᱦᱮᱸ ᱡᱩᱫᱤ ᱯᱮ ᱮᱱᱮᱡᱟ ᱛᱟᱦᱚᱞᱮ ᱴᱷᱤᱠ ᱜᱮᱭᱟ ᱟᱨ ᱡᱩᱫᱤ ᱥᱟᱵ ᱯᱮ ᱚᱱᱟ ᱵᱷᱤᱰᱤᱭᱳ ᱵᱷᱤᱰᱤᱭᱳ ᱯᱮ ᱟᱫᱚ ᱛᱟᱞᱟ ᱨᱮᱯᱮ ᱵᱚᱞᱚ ᱯᱮ ᱛᱟᱭᱚᱢ ᱛᱚᱠᱠᱚᱨ ᱵᱟᱯᱮ ᱩᱰᱩᱠ ᱫᱟᱲᱮᱭᱟᱜᱼᱟ ᱵᱩᱡᱽ ᱠᱮᱫᱟ